ᱥᱟᱱᱟᱢ ᱠᱚ ᱡᱚᱦᱟᱨ ᱟᱫᱚ ᱛᱮᱦᱮᱧᱟᱜ ᱮᱯᱤᱥᱳᱰ ᱫᱚᱵᱚᱱ ᱧᱮᱞᱟ ᱟᱨ ᱛᱮᱦᱮᱧᱟᱜ ᱵᱷᱤᱰᱤᱭᱳ ᱫᱚᱵᱚᱱ ᱧᱮᱞᱟ ᱪᱤᱠᱤ ᱟᱹᱨᱥᱤ ᱠᱷᱚᱱᱟᱜ ᱚᱠᱟ ᱯᱩᱭᱞᱳ ᱨᱮ ᱚᱞ ᱵᱚᱱ ᱪᱮᱫᱚᱜ ᱚᱱᱟ ᱚᱞ ᱜᱮ ᱛᱮᱦᱮᱧ ᱫᱚᱵᱚᱱ ᱧᱮᱞᱟ ᱯᱩᱭᱞᱳ ᱪᱤᱠᱤ ᱨᱮᱱᱟᱜ ᱟᱲᱟ ᱵᱟᱝᱢᱟ ᱟᱲᱟᱝ ᱩᱲᱤᱭᱟ ᱛᱮ ᱦᱤᱱᱫᱤ ᱛᱮ ᱤᱝᱞᱤᱥ ᱛᱮ ᱵᱟᱝᱞᱟ ᱛᱮ ᱱᱚᱣᱟ ᱯᱩᱱᱭᱟᱹ ᱟᱠᱷᱚᱨ ᱛᱮ ᱚᱱᱟ ᱵᱚᱱ ᱧᱮᱞᱟ ᱱᱚᱣᱟ ᱫᱚ ᱪᱤᱠᱤ ᱟᱹᱨᱥᱤ ᱠᱷᱚᱱ ᱜᱮᱞᱤᱧ ᱟᱹᱜᱩ ᱟᱠᱟᱫᱼᱟ ᱱᱚᱣᱟ ᱫᱚ ᱚᱱᱟ ᱪᱤᱠᱤ ᱠᱚᱨᱮᱱᱟᱜ ᱡᱚᱛᱚ ᱞᱮᱠᱟᱱᱟᱜ ᱚᱱᱟ ᱨᱮ ᱚᱞ ᱢᱮᱱᱟᱜᱼᱟ᱾ ᱢᱟ ᱮᱱᱠᱷᱟᱱ ᱵᱷᱤᱰᱤᱭᱳ ᱵᱚᱱ ᱮᱛᱚᱦᱚᱵ ᱞᱮᱜᱮ᱾ ᱱᱚᱣᱟ ᱫᱚ ᱪᱤᱠᱤ ᱟᱹᱨᱥᱤ ᱠᱷᱚᱱ ᱟᱹᱜᱩ ᱠᱟᱜᱼᱟ ᱞᱤᱧ ᱟᱨ ᱱᱚᱣᱟ ᱜᱮᱵᱚᱱ ᱧᱮᱞᱟ ᱪᱤᱠᱤ ᱠᱚᱨᱮᱱᱟᱜ ᱟᱲᱟᱝ ᱟᱨ ᱛᱩᱞᱟᱹ ᱡᱚᱝ ᱪᱤᱠᱤ ᱟᱫᱚ ᱯᱨᱚᱛᱷᱚᱢ ᱨᱮᱫᱚ ᱱᱚᱰᱮ ᱵᱚᱱ ᱧᱮᱞᱮᱜᱼᱟ ᱥᱟᱱᱛᱟᱲ ᱛᱮ ᱤᱱᱟᱹ ᱛᱟᱭᱱᱚᱢ ᱱᱚᱣᱟ ᱥᱟᱱᱛᱟᱲ ᱛᱮ ᱤᱱᱟᱹ ᱛᱟᱭᱱᱚᱢ ᱤᱝᱞᱤᱥ ᱛᱮ ᱩᱲᱤᱭᱟ ᱛᱮ ᱟᱨ ᱦᱤᱱᱫᱤ ᱛᱮ ᱵᱟᱝᱞᱟ ᱛᱮ ᱱᱚᱣᱟ ᱡᱚᱛᱚ ᱛᱮ ᱟᱫᱚ ᱱᱚᱰᱮ ᱵᱚ ᱚᱞ ᱟᱠᱟᱫ ᱠᱚ

ᱤᱱᱟᱹ ᱛᱟᱭᱱᱚᱢ ᱟ ᱱᱚᱣᱟ ᱫᱚ ᱟ ᱟᱯ ᱟᱡ ᱟᱢ ᱟᱹᱣ ᱱᱚᱣᱟ ᱫᱚ ᱟᱨ ᱮᱱ ᱚᱱᱠᱟ ᱜᱮ ᱚᱱᱟ ᱛᱟᱭᱱᱚᱢ ᱤᱝᱞᱤᱥ ᱛᱮ ᱩᱲᱤᱭᱟᱹ ᱛᱮ ᱦᱤᱱᱫᱤ ᱛᱮ ᱵᱟᱝᱞᱟ ᱛᱮ ᱚᱱᱟ ᱯᱩᱱᱭᱟᱹ ᱯᱩᱱᱭᱟᱹ ᱵᱷᱟᱥᱟ ᱛᱮ ᱱᱚᱰᱮ ᱚᱞ ᱟᱠᱟᱱᱟ ᱛᱟᱯᱚᱨᱮ ᱱᱤᱛᱚᱜ

ᱮᱲ ᱛᱟᱯᱚᱨᱮ ᱳ ᱚᱴ ᱳᱯ ᱳᱝ ᱳ ᱟᱫᱚ ᱱᱚᱣᱟ ᱚᱞᱪᱤᱠᱤ ᱨᱮᱱᱟᱜ ᱟᱲᱟᱝ ᱡᱚᱛᱚ ᱵᱚᱱ ᱧᱮᱞ ᱠᱮᱜᱼᱟ ᱟᱨ ᱱᱤᱛ ᱫᱚ ᱡᱟᱯᱟᱜ ᱪᱤᱠᱤ ᱟᱫᱚ ᱱᱚᱣᱟ ᱱᱚᱣᱟ ᱡᱟᱯᱟᱜ ᱪᱤᱠᱤ ᱦᱚᱸ ᱱᱚᱜᱼᱚᱭ ᱡᱟᱯᱟᱜ ᱪᱤᱠᱤ ᱟᱫᱚ ᱱᱚᱰᱮ ᱦᱚᱸ ᱚᱞ ᱟᱠᱟᱫ ᱟᱹᱠᱤᱱ ᱡᱟᱯᱟᱜ ᱪᱤᱠᱤ ᱦᱤᱱᱫᱤ ᱛᱮᱦᱚᱸ ᱟᱨ ᱵᱟᱝᱞᱟ ᱛᱮᱦᱚᱸ ᱡᱟᱯᱟᱜ ᱪᱤᱠᱤ ᱨᱮ ᱯᱨᱚᱛᱷᱚᱢᱮ ᱛᱟᱦᱮᱱ ᱠᱟᱱᱟ ᱢᱩ ᱴᱩᱰᱟᱹᱜ ᱤᱱᱟᱹ ᱯᱚᱨᱮ ᱜᱟᱹᱦᱞᱟᱹ ᱴᱩᱰᱟᱹᱜ ᱢᱩ ᱴᱩᱰᱟᱹᱜ ᱜᱟᱹᱦᱞᱟᱹ ᱴᱩᱰᱟᱹᱜ ᱛᱟᱯᱚᱨᱮ ᱟᱫᱚ ᱚᱦᱚᱫ ᱠᱚ ᱢᱟᱲᱟᱝ ᱠᱟᱫᱮᱭᱟ ᱱᱚᱰᱮ ᱫᱚ ᱨᱮᱞᱟ ᱦᱩᱭ ᱠᱚᱜᱼᱟ ᱛᱚ ᱚᱦᱚᱫ ᱚᱦᱚᱫ ᱨᱮᱞᱟ ᱟᱨ ᱯᱷᱟᱨᱠᱟ ᱱᱩᱠᱩ ᱡᱚᱛᱚ ᱱᱩᱠᱩ ᱫᱚ ᱡᱟᱯᱟᱜ ᱪᱤᱠᱤ ᱟᱫᱚ ᱱᱤᱛᱚᱜ ᱱᱚᱰᱮ ᱵᱚᱱ ᱧᱮᱞᱟ ᱛᱤ ᱛᱮᱭᱟᱜ ᱩᱥᱟᱹᱨᱟ ᱚᱞ ᱛᱤ ᱛᱮᱭᱟᱜ ᱩᱥᱟᱹᱨᱟ ᱚᱞ ᱛᱤ ᱛᱮᱭᱟᱜ ᱩᱥᱟᱹᱨᱟ ᱚᱞ ᱱᱚᱰᱮ ᱛᱟᱦᱮᱱ ᱠᱟᱱᱟ ᱚ

ᱩ ᱩᱡ ᱩᱫ ᱚᱸ ᱩᱭ ᱮ ᱮᱯ ᱮᱰ ᱮᱱ ᱮᱲ ᱛᱟᱯᱚᱨᱮ ᱳ ᱳᱴ ᱳᱵ ᱳ ᱳ ᱟᱫᱚ ᱱᱚᱰᱮ ᱠᱚ ᱟᱫᱚ ᱚᱦᱚᱫ ᱞᱟᱜᱟᱣ ᱠᱟᱛᱮ ᱱᱚᱣᱟ ᱫᱚ ᱚ ᱚᱜ ᱨᱮᱱᱟᱜ ᱚᱦᱚᱫ ᱚᱜ ᱛᱟᱯᱚᱨᱮ ᱱᱚᱣᱟ ᱫᱚ ᱟᱡ ᱨᱮᱱᱟᱜ ᱚᱦᱚᱫ ᱞᱟᱜᱟᱣ ᱠᱟᱛᱮᱫ ᱚᱠᱟ ᱞᱮᱠᱟ ᱦᱩᱭᱩᱜᱼᱟ ᱛᱟᱯᱚᱨᱮ ᱩᱫ ᱨᱮᱱᱟᱜ ᱚᱦᱚᱫ ᱞᱟᱜᱟᱣ ᱠᱟᱛᱮᱫ ᱚᱠᱟ ᱞᱮᱠᱟ ᱦᱩᱭᱩᱜᱼᱟ ᱛᱟᱯᱚᱨᱮ ᱚᱵ ᱨᱮᱱᱟᱜ ᱚᱦᱚᱫ ᱞᱟᱜᱟᱣ ᱠᱟᱛᱮᱫ ᱱᱚᱣᱟ ᱠᱚᱫᱚ ᱯᱮᱭᱟ ᱱᱚᱰᱮ ᱮᱢ ᱱᱤᱛ ᱫᱚᱵᱚᱱ ᱧᱮᱞᱟ ᱞᱮᱠᱷᱟ ᱱᱤᱛ ᱫᱚᱵᱚᱱ ᱧᱮᱞᱟ ᱞᱮᱠᱷᱟ ᱞᱮᱠᱷᱟ ᱞᱮᱠᱷᱟ ᱨᱮ ᱢᱤᱫ ᱵᱟᱨ ᱯᱮ ᱯᱩᱱ ᱢᱚᱬᱮ ᱛᱩᱨᱩᱭ ᱟᱫᱚ ᱱᱚᱣᱟ ᱠᱚᱨᱮ ᱦᱚᱸ ᱱᱚᱜᱼᱚᱭ ᱩᱲᱤᱭᱟᱹ ᱛᱮᱦᱚᱸ ᱚᱞ ᱟᱠᱟᱱᱟ ᱢᱤᱫ ᱵᱟᱨ ᱯᱮ ᱯᱩᱱ ᱢᱚᱬᱮ ᱛᱩᱨᱩᱭ ᱦᱤᱱᱫᱤ ᱛᱮᱦᱚᱸ ᱢᱤᱫ ᱵᱟᱨ ᱯᱮ ᱯᱩᱱ ᱢᱚᱬᱮ ᱛᱩᱨᱩᱭ ᱤᱱᱟᱹ ᱛᱟᱭᱱᱚᱢ ᱮᱭᱟᱭ ᱤᱨᱟᱹᱞ ᱟᱨᱮ ᱥᱩᱱ ᱟᱫᱚ ᱱᱚᱰᱮ ᱫᱚ ᱜᱮᱞ ᱦᱩᱭ ᱠᱚᱜᱼᱟ ᱟᱫᱚ ᱥᱩᱱ ᱟᱠᱟᱱᱟ ᱱᱚᱰᱮ ᱜᱮᱞ ᱦᱮᱸ ᱟᱨᱮ ᱯᱚᱨᱮ ᱜᱮᱞ ᱤᱱᱟᱹ ᱛᱟᱭᱱᱚᱢ ᱟᱲᱟᱝ ᱟᱲᱟᱝ ᱟᱲᱟᱝ ᱱᱮ ᱨᱟᱦᱟ ᱟᱲᱟᱝ ᱟᱲᱟᱝ ᱵᱚᱱ ᱧᱮᱞᱟ ᱨᱟᱦᱟ ᱟᱲᱟᱝ ᱨᱟᱦᱟ ᱟᱲᱟᱝ ᱨᱮ ᱚᱠᱚᱭ ᱠᱚ ᱢᱮᱱᱟᱜ ᱠᱚᱣᱟ ᱢᱟᱱᱮ ᱵᱷᱮᱣᱮᱞ ᱥᱚᱨᱚᱵᱚᱨᱱᱚ ᱱᱚᱸᱰᱮ ᱫᱚ ᱥᱚᱨᱚᱵᱚᱨᱱᱚ

ᱦᱮᱞᱟ ᱠᱚᱱᱥᱮᱱᱥ ᱢᱟᱱᱮ ᱵᱮᱧᱡᱚᱱ ᱵᱚᱨᱱᱚ ᱱᱚᱰᱮ ᱛᱟᱦᱮᱱᱟᱠᱚ ᱚᱠᱚᱭ ᱠᱚ ᱚᱸᱰᱮ ᱚᱛ ᱚ ᱚᱝ ᱚᱞ ᱟᱠ ᱟᱡ ᱟᱢ ᱚ ᱚᱱᱠᱟᱜᱮ ᱤᱥ ᱤ ᱤ ᱤ ᱤᱨ ᱩᱡ ᱩᱫ ᱚ ᱚ ᱩᱭ ᱟᱫᱚ ᱮᱯ ᱮᱯ ᱮᱰ ᱮᱱ ᱮᱲ ᱳᱴ ᱳᱯ ᱳ ᱳ ᱟᱫᱚ ᱱᱩᱠᱩ ᱠᱚᱫᱚ ᱠᱮᱪᱮᱫ ᱟᱲᱟᱝ ᱱᱩᱠᱩ ᱠᱚᱫᱚ ᱟᱲᱟᱝ ᱨᱮ ᱠᱮᱪᱮᱫ ᱟᱲᱟᱝ ᱠᱮᱪᱮᱫ ᱟᱲᱟᱝ ᱵᱚᱱ ᱧᱮᱞ ᱠᱮᱜᱼᱟ ᱱᱤᱛ ᱫᱚ ᱱᱤᱛᱚᱜ ᱛᱟᱦᱮᱱ ᱠᱟᱱ ᱛᱟᱵᱚᱱᱟ ᱨᱟᱦᱟ ᱟᱲᱟᱝ ᱚ ᱥᱟᱞᱟᱜ ᱠᱮᱪᱮᱫ ᱟᱲᱟᱝ ᱨᱟᱦᱟ ᱟᱲᱟᱝ ᱨᱟᱦᱟ ᱟᱲᱟᱝ ᱚ ᱥᱟᱞᱟᱜ ᱠᱮᱪᱮᱫ ᱟᱲᱟᱝ ᱦᱮᱸ ᱚᱱᱠᱟᱜᱮ ᱡᱚᱛᱚᱣᱟᱜ ᱛᱮ ᱵᱩᱡᱷᱟᱹᱜ ᱠᱟᱱᱟ ᱱᱚᱰᱮ ᱨᱟᱦᱟ ᱟᱲᱟᱝ ᱚ ᱥᱟᱞᱟᱜ ᱨᱮᱱᱟᱜ ᱜᱟᱵᱟᱱ ᱟᱫᱚ ᱪᱮᱫ ᱞᱮᱠᱟ ᱠᱚ ᱜᱟᱵᱟᱱ ᱠᱮᱜᱼᱟ ᱱᱚᱰᱮ ᱵᱚᱱ ᱧᱮᱞᱮᱜᱼᱟ

ong oh ᱟᱨ ᱪᱟᱞᱟᱣᱮᱱᱟ ᱛᱟᱨᱯᱚᱨᱮ ᱚᱱᱟᱜᱮ ᱟᱫᱚ ᱩᱞᱴᱟᱹᱣ ᱟᱵᱚᱱ ᱚ ᱫᱚ ᱛᱟᱭᱱᱚᱢᱚᱜᱼᱟ ᱠᱮᱪᱮᱫ ᱟᱲᱟᱝ ᱢᱟᱲᱟᱝᱚᱜᱼᱟ ᱟᱨ ᱨᱟᱦᱟ ᱛᱟᱭᱱᱚᱢᱚᱜᱼᱟ ᱚᱸᱰᱮ ᱫᱚ ᱚᱸᱰᱮ ᱦᱮᱡ ᱮᱱᱟ ᱛᱚ ᱜᱚ ᱚᱝ

ᱱᱩᱠᱩ ᱠᱚᱫᱚ ᱟᱫᱚ ᱱᱚᱰᱮ ᱠᱚ ᱱᱚᱝᱠᱟ ᱟᱲᱟᱝ ᱩᱰᱩᱠᱚᱜᱼᱟ ᱱᱚᱰᱮ ᱛᱟᱦᱮᱱ ᱠᱟᱱᱟ ᱯᱚ ᱚᱨ ᱰᱚ ᱱᱚ ᱲᱚ ᱴᱚ ᱵᱚ ᱢᱚ ᱦᱚ ᱛᱟᱦᱚᱞᱮ ᱟᱵᱚ ᱨᱟᱦᱟ ᱟᱲᱟᱝ ᱥᱟᱝ ᱠᱮᱪᱮᱫ ᱟᱲᱟᱝ ᱜᱟᱵᱟᱱ ᱦᱩᱭ ᱮᱱᱟ ᱟᱫᱚ ᱱᱚᱸᱰᱮ ᱚᱱᱟ ᱥᱮᱞᱮᱫ ᱞᱮᱠᱟ ᱛᱮᱠᱚ ᱞᱟᱹᱭ ᱦᱚᱪᱚ ᱠᱟᱜᱼᱟ ᱚᱞ ᱥᱮᱞᱮᱫ ᱚ ᱵᱟᱨᱟᱵᱟᱨᱤ ᱚᱞᱚᱜ ᱚᱞ ᱥᱮᱞᱮᱫ ᱚ ᱵᱟᱨᱟᱵᱟᱨᱤ ᱚᱞᱚᱜ ᱱᱚᱝᱠᱟ ᱛᱚᱵᱮ ᱱᱚᱰᱮ ᱚᱞᱚᱜ ᱛᱟᱯᱚᱨᱮ ᱱᱚᱣᱟ ᱚᱨ ᱥᱮᱞᱮᱫ ᱚᱝ ᱵᱟᱨᱟᱵᱟᱨᱤ ᱚᱨᱚᱝ ᱱᱚᱣᱟ ᱢᱤᱫᱴᱟᱝ ᱦᱩᱭᱮᱱ ᱛᱟᱵᱚᱱᱟ ᱛᱟᱯᱚᱨᱮ ᱞᱚ ᱥᱮᱞᱮᱫ ᱞᱚ ᱵᱟᱨᱟᱵᱟᱨᱤ ᱞᱚᱞᱚ ᱦᱮᱸ ᱛᱟᱦᱞᱮ ᱱᱚᱰᱮ ᱦᱩᱭᱩᱜ ᱠᱟᱱᱟ ᱞᱚᱞᱚ ᱛᱟᱨᱯᱚᱨᱮ ᱜᱚ ᱥᱮᱞᱮᱫ ᱥᱚ ᱜᱚ ᱥᱚ ᱚᱱᱠᱟᱜᱮ ᱚ ᱚᱢᱚᱱ ᱚᱰᱚᱠ ᱚᱜᱚᱢ ᱛᱟᱯᱚᱨᱮ ᱚᱵᱚᱨ ᱡᱚᱡᱚ ᱫᱚᱛᱚ ᱦᱚᱨᱚ ᱵᱚᱨᱚ ᱱᱚᱣᱟ ᱠᱚ ᱱᱚᱣᱟ ᱨᱮᱱᱟᱜ ᱟᱲᱟᱝ ᱟᱫᱚ ᱱᱚᱰᱮ ᱵᱚᱱ ᱧᱮᱞᱟ ᱯᱚᱴ ᱥᱮᱞᱮᱫ ᱚᱢ ᱟᱫᱚ ᱪᱮᱫ ᱦᱩᱭᱩᱜᱼᱟ ᱯᱚᱴ ᱯᱚᱴ ᱛᱟᱦᱚᱞᱮ ᱥᱮᱞᱮᱫ ᱟᱢ ᱵᱟᱨᱟᱵᱟᱨᱤ ᱯᱚᱴᱚᱢ ᱚᱱᱠᱟᱜᱮ ᱥᱚ ᱥᱚᱵ ᱥᱮᱞᱮᱫ ᱚᱡ ᱵᱟᱨᱟᱵᱟᱨᱤ ᱥᱚᱠᱚᱡ ᱦᱮᱸ ᱱᱚᱝᱠᱟ ᱟᱫᱚ ᱞᱚᱥᱚᱫ ᱞᱚᱥᱚᱫ ᱨᱚᱠᱚᱡ ᱜᱚᱛᱚᱢ ᱛᱟᱯᱚᱨᱮ ᱢᱚᱞᱚᱝ ᱟᱫᱚ ᱛᱮᱦᱮᱧ ᱫᱚ ᱱᱚᱣᱟ ᱚ ᱨᱮᱱᱟᱜ ᱢᱟᱱᱮ ᱨᱟᱦᱟ ᱟᱲᱟᱝ ᱚ ᱨᱮᱱᱟᱜ ᱠᱮᱪᱮᱫ ᱟᱲᱟᱝ ᱥᱟᱶ ᱜᱟᱵᱟᱱ ᱱᱚᱰᱮ ᱵᱚᱱ ᱧᱮᱞ ᱠᱮᱜᱼᱟ ᱟᱨ ᱛᱮᱦᱮᱧ ᱫᱚ ᱱᱤᱱᱟᱹᱝ ᱜᱮ ᱫᱚᱥᱟᱨ ᱵᱷᱤᱰᱤᱭᱳ ᱛᱮ ᱨᱟᱦᱟ ᱟᱲᱟᱝ ᱟ ᱥᱟᱞᱟᱜ ᱠᱮᱪᱮᱫ ᱟᱲᱟᱝ ᱨᱮᱱᱟᱜ ᱜᱟᱵᱟᱱ ᱵᱚᱱ ᱧᱮᱞᱟ ᱢᱟ ᱮᱱᱠᱷᱟᱱ ᱡᱚᱦᱟᱨ